ᱛᱮᱦᱮᱧᱟᱜ ᱨᱮᱥᱤᱯᱤ ᱨᱮ ᱵᱚᱱ ᱧᱮᱞ ᱧᱟᱢᱟ ᱵᱮᱸᱜᱟᱲ ᱢᱮᱥᱟ ᱵᱟᱸᱫᱷᱟ ᱠᱚᱯᱤ, ᱯᱚᱴᱚᱞ ᱵᱷᱟᱡᱟ, ᱢᱚᱥᱞᱟ ᱵᱷᱮᱱᱰᱤ, ᱡᱷᱤᱸᱜᱟᱹ ᱟᱹᱞᱩ ᱯᱚᱥᱛᱚ᱾ ᱢᱟ ᱛᱚᱵᱮ ᱥᱟᱱᱟᱢ ᱠᱚ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱵᱮᱸᱜᱟᱲ ᱢᱮᱥᱟ ᱵᱟᱸᱫᱷᱟ ᱠᱚᱯᱤ ᱞᱟᱹᱜᱤᱫ ᱵᱚᱱ ᱦᱟᱛᱟᱣ ᱟᱠᱟᱫᱟ᱾ ᱟᱹᱨᱩᱵ ᱟᱠᱟᱱ ᱵᱟᱸᱫᱷᱟ ᱠᱚᱯᱤ ᱜᱮᱫ ᱦᱩᱭ ᱟᱠᱟᱱᱟ᱾ ᱵᱮᱸᱜᱟᱲ ᱟᱹᱨᱩᱵ ᱠᱟᱛᱮ ᱜᱮᱫ ᱦᱩᱭ ᱟᱠᱟᱱᱟ᱾ ᱟᱹᱞᱩ ᱟᱹᱨᱩᱵ ᱠᱟᱛᱮ ᱴᱩᱠᱨᱟᱹ ᱦᱩᱭ ᱟᱠᱟᱱᱟ᱾ ᱯᱮᱸᱭᱟᱡᱽ ᱟᱨ ᱢᱟᱹᱨᱤᱪ ᱦᱚᱸ ᱜᱮᱫ ᱦᱩᱭ ᱟᱠᱟᱱᱟ᱾ ᱢᱤᱫᱴᱟᱝ ᱠᱚᱨᱦᱟᱭ ᱜᱮᱥ ᱨᱮ ᱵᱚᱱ ᱫᱷᱤᱯᱟᱹᱣ ᱠᱮᱫᱟ᱾ ᱥᱩᱱᱩᱢ ᱵᱚᱱ ᱞᱚᱞᱚ ᱠᱮᱫᱟ᱾ ᱥᱩᱱᱩᱢ ᱞᱚᱞᱚ ᱞᱮᱱ ᱠᱷᱟᱱ ᱜᱮ ᱯᱷᱚᱲᱚᱱ ᱢᱟᱹᱨᱤᱪ ᱵᱚᱱ ᱮᱢ ᱠᱮᱫᱟ᱾ ᱤᱱᱟᱹ ᱛᱟᱭᱚᱢ ᱟᱹᱞᱩ ᱴᱩᱠᱨᱟᱹ ᱵᱚᱱ ᱠᱷᱟᱸᱡᱚ ᱠᱮᱫᱟ᱾ ᱟᱹᱞᱩ ᱵᱷᱟᱡᱟ ᱞᱮᱱ ᱠᱷᱟᱱ ᱜᱮ ᱵᱮᱸᱜᱟᱲ ᱵᱚᱱ ᱮᱢ ᱠᱮᱫᱟ᱾ ᱵᱮᱸᱜᱟᱲ ᱦᱚᱸ ᱵᱷᱟᱡᱟ ᱞᱮᱱ ᱠᱷᱟᱱ ᱜᱮ ᱯᱮᱸᱭᱟᱡᱽ ᱟᱨ ᱢᱟᱹᱨᱤᱪ ᱵᱚᱱ ᱮᱢ ᱠᱮᱫᱟ᱾ ᱚᱱᱟ ᱦᱚᱸ ᱜᱷᱟᱱᱴᱟ ᱵᱟᱲᱟ ᱠᱟᱛᱮ ᱯᱮᱸᱭᱟᱡᱽ ᱵᱚᱱ ᱵᱷᱟᱡᱟ ᱚᱪᱚᱭᱟ᱾ ᱯᱮᱸᱭᱟᱡᱽ ᱞᱟᱹᱵᱤᱫ ᱞᱮᱱ ᱠᱷᱟᱱ ᱜᱮ ᱵᱟᱸᱫᱷᱟ ᱠᱚᱯᱤ ᱵᱚᱱ ᱠᱷᱟᱸᱡᱚᱭᱟ᱾ ᱠᱷᱩᱱᱛᱤ ᱛᱮ ᱵᱟᱸᱫᱷᱟ ᱠᱚᱯᱤ ᱵᱚᱱ ᱜᱷᱟᱱᱴᱟᱭᱟ᱾ ᱯᱷᱩᱞ ᱟᱸᱪ ᱨᱮᱵᱚᱱ ᱜᱷᱟᱱᱴᱟ ᱦᱟᱛᱟᱲᱟ᱾ ᱛᱟᱨᱯᱚᱨᱮ ᱱᱤᱡᱮᱨ ᱞᱮᱠᱟ ᱯᱷᱞᱮᱢ ᱵᱚᱱ ᱮᱰᱡᱟᱥᱴᱼᱟ᱾ ᱨᱟᱸᱡᱟᱣ ᱞᱮᱱ ᱠᱷᱟᱱ ᱜᱮ ᱟᱫᱟᱜ ᱞᱮᱠᱟ ᱵᱩᱞᱩᱝ ᱵᱚᱱ ᱮᱢᱟᱜᱼᱟ᱾ ᱟᱨ ᱵᱚᱱ ᱜᱷᱟᱱᱴᱟ ᱦᱟᱛᱟᱲᱟ᱾ ᱱᱟᱥᱮᱱᱟᱜ ᱜᱷᱟᱱᱴᱟ ᱵᱟᱲᱟ ᱠᱟᱛᱮᱫ ᱜᱮ ᱵᱤᱞᱟᱹᱛᱤ ᱵᱚᱱ ᱟᱹᱨᱩᱵ ᱞᱮᱫᱟ ᱚᱱᱟ ᱵᱚᱱ ᱴᱩᱠᱨᱟᱹᱣ ᱟᱠᱟᱫᱟ ᱚᱱᱟ ᱦᱚᱸ ᱵᱚᱱ ᱮᱢ ᱩᱛᱟᱹᱨᱟᱜᱼᱟ᱾ ᱠᱷᱩᱱᱛᱤ ᱛᱮ ᱟᱨ ᱛᱷᱚᱲᱟ ᱦᱟᱱᱛᱮ ᱱᱟᱛᱮᱭᱟᱵᱚᱱ ᱵᱤᱞᱟᱹᱛᱤ ᱵᱚᱱ ᱞᱟᱹᱵᱤᱫ ᱚᱪᱚᱣᱟᱜᱼᱟ᱾ ᱵᱤᱞᱟᱹᱛᱤ ᱞᱟᱹᱵᱤᱫ ᱞᱮᱱ ᱠᱷᱟᱱ ᱜᱮ ᱥᱟᱥᱟᱝ ᱜᱩᱸᱰᱟᱹ ᱵᱚᱱ ᱮᱢᱟᱜᱼᱟ ᱯᱨᱚᱭᱳᱡᱚᱱ ᱢᱚᱛᱚ ᱟᱨ ᱚᱱᱟ ᱥᱟᱶᱛᱮ ᱫᱷᱚᱱᱮ ᱜᱩᱸᱰᱟᱹ ᱦᱚᱸᱵᱚᱱ ᱮᱢ ᱩᱛᱟᱹᱨᱟᱜᱼᱟ ᱟᱨ ᱯᱨᱚᱭᱳᱡᱚᱱ ᱢᱚᱛᱚ ᱡᱤᱨᱟᱹ ᱜᱩᱸᱰᱟᱹ ᱦᱚᱸᱵᱚᱱ ᱮᱢ ᱩᱛᱟᱹᱨᱟᱜᱼᱟ ᱡᱚᱛᱚ ᱢᱚᱥᱞᱟ ᱜᱮ ᱟᱹᱞᱩ ᱟᱨ ᱵᱟᱸᱫᱷᱟ ᱠᱚᱯᱤ ᱵᱮᱸᱜᱟᱲ ᱥᱟᱞᱟᱜ ᱵᱚᱱ ᱢᱮᱥᱟ ᱚᱪᱚᱭᱟ ᱡᱚᱛᱚ ᱢᱚᱥᱞᱟ ᱜᱮᱵᱚᱱ ᱦᱚᱸᱰᱟᱜ ᱢᱮᱥᱟᱞᱟ ᱢᱚᱡᱽ ᱚᱠᱚᱡ ᱛᱮ᱾ ᱛᱷᱚᱲᱟ ᱜᱟᱱ ᱨᱟᱸᱡᱟᱣ ᱧᱚᱜ ᱞᱮᱱ ᱠᱷᱟᱱ ᱵᱟᱨ ᱠᱟᱯ ᱜᱟᱱ ᱫᱟᱜ ᱵᱚᱱ ᱫᱩᱞᱟᱜᱼᱟ᱾ ᱟᱨ ᱱᱟᱥᱮᱱᱟᱜ ᱜᱷᱟᱱᱴᱟ ᱵᱟᱲᱟ ᱠᱟᱛᱮ ᱢᱤᱫᱴᱟᱝ ᱛᱷᱟᱹᱨᱤ ᱛᱮᱵᱚᱱ ᱯᱚᱴᱚᱢ ᱦᱟᱛᱟᱲ ᱠᱟᱜᱼᱟ᱾ ᱠᱤᱪᱷᱩ ᱠᱷᱚᱱ ᱯᱚᱨ ᱚᱱᱟ ᱰᱷᱟᱠᱱᱟ ᱚᱴᱟᱜ ᱠᱟᱛᱮ ᱵᱚᱱ ᱧᱮᱞᱟ ᱦᱩᱭ ᱦᱮᱡ ᱟᱠᱟᱱᱟ ᱥᱮ ᱵᱟᱝ᱾ ᱟᱨ ᱱᱟᱥᱮᱱᱟᱜ ᱵᱚᱱ ᱜᱷᱟᱱᱴᱟ ᱧᱚᱜᱟ᱾ ᱜᱷᱟᱱᱴᱟ ᱵᱟᱲᱟ ᱠᱟᱛᱮ ᱢᱤᱫᱴᱟᱝ ᱥᱟᱯᱷᱟ ᱧᱚᱜ ᱡᱟᱭᱜᱟ ᱵᱚᱱ ᱦᱟᱛᱟᱣᱟ ᱚᱱᱟ ᱨᱮᱵᱚᱱ ᱤᱪᱟᱹᱲ ᱩᱛᱟᱹᱨᱟ᱾ ᱟᱵᱚᱣᱟᱜ ᱵᱮᱸᱜᱟᱲ ᱢᱮᱥᱟ ᱵᱟᱸᱫᱷᱟ ᱠᱚᱯᱤ ᱫᱚ ᱨᱮᱰᱤ ᱟᱠᱟᱱᱟ᱾ ᱱᱚᱝᱠᱟ ᱤᱥᱤᱱ ᱠᱟᱛᱮ ᱡᱚᱢ ᱞᱮᱜᱟᱭ ᱯᱮ ᱟᱹᱰᱤ ᱵᱮᱥ ᱵᱩᱡᱷᱟᱹᱜᱼᱟ᱾ ᱯᱚᱴᱚᱞ ᱵᱷᱟᱡᱟ ᱞᱟᱹᱜᱤᱫ ᱵᱟᱨᱭᱟ ᱯᱚᱴᱚᱞ ᱦᱟᱛᱟᱣ ᱦᱩᱭ ᱟᱠᱟᱱᱟ᱾ ᱟᱹᱨᱩᱵ ᱥᱟᱯᱷᱟ ᱠᱟᱛᱮ ᱵᱟᱨ ᱪᱤᱨᱟᱹ ᱦᱩᱭ ᱮᱱᱟ᱾ ᱤᱱᱟᱹ ᱛᱟᱭᱚᱢ ᱯᱚᱴᱚᱞ ᱨᱮ ᱛᱷᱚᱲᱟ ᱜᱟᱱ ᱛᱩᱲᱤ ᱥᱩᱱᱩᱢ ᱵᱚᱱ ᱫᱩᱞ ᱠᱮᱫᱟ᱾ ᱛᱷᱚᱲᱟ ᱜᱟᱱ ᱥᱟᱥᱟᱝ ᱵᱚᱱ ᱠᱚᱴᱟᱣᱟᱫᱟ᱾ ᱛᱷᱚᱲᱟ ᱜᱟᱱ ᱵᱩᱞᱩᱝ ᱦᱚᱸ ᱵᱚᱱ ᱮᱢᱟᱣᱟᱫᱟ᱾ ᱥᱟᱥᱟᱝ, ᱥᱩᱱᱩᱢ ᱟᱨ ᱵᱩᱞᱩᱝ ᱢᱚᱡᱽ ᱚᱠᱚᱡ ᱛᱮ ᱵᱚᱱ ᱢᱟᱠᱷᱟᱣᱟ᱾ ᱢᱤᱫᱴᱟᱝ ᱢᱤᱫᱴᱟᱝ ᱜᱮᱫ ᱯᱚᱴᱚᱞ ᱨᱮ ᱠᱟᱹᱴᱩᱵ ᱛᱮ ᱵᱚᱱ ᱚᱡᱚᱜ ᱟᱜᱼᱟ ᱵᱮᱥ ᱚᱠᱚᱡ ᱛᱮ᱾ ᱚᱠᱟ ᱴᱷᱮᱫ ᱦᱚᱸ ᱵᱟᱹᱠᱤ ᱫᱚ ᱡᱮᱱᱚ ᱟᱞᱚ ᱛᱟᱦᱮᱱ ᱢᱟ᱾ ᱱᱤᱛᱚᱜ ᱫᱚ ᱠᱚᱨᱦᱟᱭ ᱵᱚᱱ ᱫᱷᱤᱯᱟᱹᱣ ᱚᱪᱚᱭᱟ ᱜᱮᱥ ᱨᱮ ᱟᱨ ᱥᱩᱱᱩᱢ ᱵᱚᱱ ᱞᱚᱞᱚᱭᱟ᱾ ᱥᱩᱱᱩᱢ ᱞᱚᱞᱚ ᱞᱮᱱ ᱠᱷᱟᱱ ᱜᱮ ᱯᱚᱴᱚᱞ ᱵᱚᱱ ᱠᱷᱟᱸᱡᱚᱭᱟ᱾ ᱡᱚᱛᱚ ᱯᱚᱴᱚᱞ ᱵᱚᱱ ᱠᱷᱟᱸᱡᱚ ᱥᱟᱹᱛ ᱞᱮᱱ ᱠᱷᱟᱡ ᱜᱮ ᱢᱚᱡᱽ ᱛᱮᱵᱚᱱ ᱵᱷᱟᱡᱟ ᱚᱪᱚᱭᱟ᱾ ᱵᱷᱟᱡᱟ ᱧᱚᱜ ᱞᱮᱱ ᱠᱷᱟᱱ ᱜᱮ ᱠᱷᱩᱱᱛᱤ ᱛᱮ ᱢᱤᱫᱴᱟᱝ ᱢᱤᱫᱴᱟᱝ ᱠᱟᱛᱮ ᱦᱟᱱᱟ ᱥᱟ ᱵᱚᱱ ᱟᱹᱪᱩᱨᱟᱜᱼᱟ᱾ ᱚᱱᱟ ᱱᱟᱠᱷᱟ ᱦᱚᱸ᱾ ᱢᱚᱡᱽ ᱛᱮ ᱟᱨᱟᱜ ᱟᱨᱟᱜ ᱵᱷᱟᱵᱽ ᱵᱚᱱ ᱵᱷᱟᱡᱟ ᱚᱪᱚᱭᱟ᱾ ᱠᱷᱮᱭᱟᱞ ᱦᱩᱭᱩᱜᱼᱟ ᱦᱮᱸᱫᱮ ᱡᱮᱱᱚ ᱟᱞᱚ ᱦᱩᱭᱩᱜ ᱢᱟ᱾ ᱦᱟᱱᱟᱥᱟ ᱱᱚᱣᱟᱥᱟ ᱵᱚᱱ ᱧᱮᱞᱟ ᱜᱳᱞᱰᱮᱱ ᱠᱟᱞᱟᱨ ᱦᱩᱭ ᱟᱠᱟᱱᱟ ᱥᱮ ᱵᱟᱝ᱾ ᱜᱳᱞᱰᱮᱱ ᱠᱟᱞᱟᱨ ᱦᱩᱭ ᱟᱠᱟᱱ ᱥᱮ ᱢᱤᱫᱴᱟᱝ ᱢᱤᱫᱴᱟᱝ ᱵᱚᱱ ᱚᱣᱟᱨ ᱨᱟᱠᱟᱵᱟ᱾ ᱥᱟᱯᱷᱟ ᱡᱟᱭᱜᱟ ᱨᱮᱵᱚᱱ ᱫᱚᱦᱚᱭᱟ᱾ ᱱᱚᱣᱟ ᱡᱟᱦᱟᱸ ᱥᱩᱱᱩᱢ ᱥᱟᱨᱮᱡᱚᱜᱼᱟ ᱚᱱᱟ ᱥᱩᱱᱩᱢ ᱨᱮᱜᱮ ᱦᱟᱸᱜ᱾ ᱢᱚᱥᱚᱞᱟ ᱵᱷᱮᱱᱰᱤ ᱵᱚᱱ ᱤᱥᱤᱱᱟ᱾ ᱟᱵᱚᱣᱟᱜ ᱯᱚᱴᱚᱞ ᱵᱷᱟᱡᱟ ᱫᱚ ᱨᱮᱰᱤ ᱦᱩᱭᱮᱱ ᱛᱟᱵᱚᱱᱟ᱾ ᱢᱚᱥᱚᱞᱟ ᱵᱷᱮᱱᱰᱤ ᱞᱟᱹᱜᱤᱫ ᱵᱷᱮᱱᱰᱤ ᱫᱚ ᱟᱹᱨᱩᱵ ᱥᱟᱯᱷᱟ ᱠᱟᱛᱮ ᱵᱚᱱ ᱜᱮᱫ ᱟᱠᱟᱫᱟ᱾ ᱟᱹᱞᱩ ᱦᱚᱸ ᱵᱚᱱ ᱟᱹᱨᱩᱵ ᱥᱟᱯᱷᱟ ᱟᱠᱟᱫᱟ ᱟᱨ ᱵᱚᱱ ᱴᱩᱠᱨᱟᱹᱣ ᱟᱠᱟᱫᱟ᱾ ᱯᱚᱴᱚᱞ ᱵᱷᱟᱡᱟ ᱥᱟᱨᱮᱡ ᱟᱠᱟᱱ ᱥᱩᱱᱩᱢ ᱨᱮ ᱵᱷᱮᱱᱰᱤ ᱵᱚᱱ ᱠᱷᱟᱸᱡᱚᱭᱟ ᱟᱨ ᱦᱟᱞᱠᱟ ᱵᱚᱱ ᱵᱷᱟᱡᱟ ᱧᱚᱜᱟ᱾ ᱵᱷᱮᱱᱰᱤ ᱨᱮᱱᱟᱜ ᱠᱟᱞᱟᱨ ᱪᱮᱸᱡᱽ ᱞᱮᱱ ᱠᱷᱟᱱ ᱜᱮ ᱚᱣᱟᱨ ᱠᱟᱜᱼᱟ ᱵᱚᱱ ᱢᱤᱫᱴᱟᱝ ᱥᱟᱯᱷᱟ ᱡᱟᱭᱜᱟ ᱨᱮ᱾ ᱥᱟᱨᱮᱡ ᱟᱠᱟᱱ ᱥᱩᱱᱩᱢ ᱨᱮ ᱯᱷᱚᱲᱚᱱ ᱵᱚᱱ ᱮᱢᱟᱜᱼᱟ ᱟᱨ ᱟᱹᱨᱩᱵ ᱠᱟᱛᱮ ᱡᱟᱦᱟᱸ ᱟᱹᱞᱩ ᱵᱚᱱ ᱜᱮᱫ ᱞᱮᱫᱟ ᱚᱱᱟ ᱵᱚᱱ ᱠᱷᱟᱸᱡᱚᱭᱟ᱾ ᱟᱹᱞᱩ ᱛᱤᱱ ᱜᱷᱟᱹᱲᱤᱡ ᱵᱷᱟᱡᱟ ᱦᱟᱛᱟᱲᱚᱜ ᱠᱟᱱᱟ ᱤᱱᱟᱹᱜ ᱛᱮ ᱢᱤᱫᱴᱟᱝ ᱢᱚᱥᱞᱟ ᱵᱚᱱ ᱵᱮᱱᱟᱣ ᱞᱮᱜᱮ᱾ ᱢᱚᱥᱞᱟ ᱞᱟᱹᱜᱤᱫ ᱯᱮᱸᱭᱟᱡᱽ, ᱟᱫᱟ, ᱨᱚᱥᱩᱱ, ᱜᱚᱞᱢᱚᱨᱤᱪ, ᱵᱤᱞᱟᱹᱛᱤ, ᱵᱮᱨᱮᱞ ᱢᱟᱹᱨᱤᱪ ᱫᱚ ᱢᱤᱠᱥᱤ ᱡᱟᱨ ᱨᱮᱵᱚᱱ᱾ ᱫᱚᱦᱚ ᱠᱮᱫᱟ ᱟᱨ ᱵᱚᱱ ᱯᱤᱥᱟᱹᱣᱟ᱾ ᱯᱤᱥᱟᱹᱣ ᱠᱟᱛᱮ ᱜᱮ ᱵᱷᱟᱡᱟ ᱟᱹᱞᱩ ᱨᱮᱵᱚᱱ ᱮᱢᱟᱜᱼᱟ᱾ ᱚᱱᱟ ᱥᱟᱶᱛᱮ ᱥᱟᱥᱟᱝ, ᱫᱷᱚᱱᱮ, ᱡᱤᱨᱟᱹ ᱜᱩᱸᱰᱟᱹ ᱦᱚᱸᱵᱚᱱ ᱮᱢ ᱛᱚᱨᱟᱭᱟ᱾ ᱵᱩᱞᱩᱝ ᱦᱚᱸᱵᱚᱱ ᱮᱢ ᱛᱚᱨᱟᱭᱟ᱾ ᱠᱟᱥᱢᱤᱨᱤ ᱞᱟᱞ ᱞᱚᱝᱠᱟ ᱜᱩᱸᱰᱟᱹ ᱦᱚᱸᱵᱚᱱ ᱮᱢ ᱛᱚᱨᱟᱭᱟ ᱟᱨ ᱢᱚᱡᱽ ᱛᱮᱵᱚᱱ ᱠᱚᱥᱟᱣᱟ᱾ ᱠᱚᱥᱟᱣ ᱦᱩᱭ ᱞᱮᱱ ᱠᱷᱟᱱ ᱜᱮ ᱛᱷᱚᱲᱟ ᱜᱟᱱ ᱫᱟᱜ ᱵᱚᱱ ᱮᱢᱟᱜᱼᱟ᱾ ᱦᱮᱰᱮᱡ ᱧᱚᱜ ᱞᱮᱱ ᱠᱷᱟᱱ ᱵᱷᱟᱡᱟ ᱵᱷᱮᱱᱰᱤ ᱵᱚᱱ ᱠᱷᱟᱸᱡᱚᱭᱟ ᱟᱨ ᱢᱚᱡᱽ ᱛᱮᱵᱚᱱ ᱠᱚᱥᱟᱣᱟ᱾ ᱮᱢᱚᱱ ᱠᱟᱛᱮ ᱵᱚᱱ ᱠᱚᱥᱟᱣᱟ ᱟᱹᱞᱩ ᱵᱷᱮᱱᱰᱤ ᱨᱮ ᱢᱚᱥᱞᱟ ᱡᱮᱱᱚ ᱢᱟᱠᱷᱟᱜ ᱢᱟ᱾ ᱜᱨᱮᱵᱷᱤ ᱥᱚᱵᱽᱡᱤ ᱥᱟᱞᱟᱜ ᱩᱨᱩᱡᱚᱜ ᱢᱟ᱾ ᱢᱟᱠᱷᱚ ᱢᱟᱠᱷᱚ ᱦᱩᱭ ᱞᱮᱱ ᱠᱷᱟᱱ ᱜᱮ ᱜᱮᱥ ᱵᱚᱱ ᱵᱚᱱᱫᱚ ᱠᱟᱜᱼᱟ᱾ ᱟᱨ ᱢᱤᱫᱴᱟᱝ ᱥᱟᱯᱷᱟ ᱡᱟᱭᱜᱟ ᱵᱚᱱ ᱦᱟᱛᱟᱣᱟ᱾ ᱚᱱᱟ ᱨᱮ ᱱᱚᱣᱟ᱾ ᱢᱚᱥᱚᱞᱟ ᱵᱷᱮᱱᱰᱤ ᱫᱚᱵᱚᱱ ᱫᱚᱦᱚᱭᱟ᱾ ᱟᱵᱚᱣᱟᱜ ᱢᱚᱥᱚᱞᱟ ᱵᱷᱮᱱᱰᱤ ᱫᱚ ᱨᱮᱰᱤᱭᱮᱱ ᱛᱟᱵᱚᱱᱟ᱾ ᱡᱚᱛᱚ ᱦᱚᱲ ᱜᱮ ᱱᱚᱣᱟ ᱢᱚᱥᱚᱞᱟ ᱵᱷᱮᱱᱰᱤ ᱫᱚ ᱤᱥᱤᱱ ᱞᱮᱜᱟᱭ ᱯᱮ ᱟᱹᱰᱤ ᱢᱚᱡᱽ ᱟᱹᱭᱠᱟᱹᱜᱼᱟ ᱟᱨ ᱧᱮᱞ ᱛᱮᱦᱚᱸ ᱛᱤᱱᱟᱹᱜ ᱪᱮᱴᱷᱟ ᱟᱹᱭᱠᱟᱹᱜ ᱠᱟᱱᱟ᱾ ᱡᱷᱤᱸᱜᱟᱹ ᱟᱹᱞᱩ ᱯᱚᱥᱛᱚ ᱞᱟᱹᱜᱤᱫ ᱡᱷᱤᱸᱜᱟᱹ ᱵᱚᱱ ᱦᱟᱛᱟᱣ ᱟᱠᱟᱫᱟ ᱯᱩᱱᱭᱟ᱾ ᱡᱚᱛᱚ ᱡᱷᱤᱸᱜᱟᱹ ᱜᱮ ᱢᱤᱫᱴᱟᱝ ᱢᱤᱫᱴᱟᱝ ᱠᱟᱛᱮ ᱵᱚᱱ ᱦᱚᱭᱚᱭᱟ ᱟᱨ ᱵᱚᱱ ᱟᱹᱨᱩᱵ ᱥᱟᱯᱷᱟᱭᱟ ᱟᱨ ᱠᱟᱹᱴᱤᱡ ᱠᱟᱹᱴᱤᱡ ᱵᱚᱱ ᱜᱮᱫ ᱴᱩᱠᱨᱟᱹᱭᱟ᱾ ᱚᱱᱠᱟ ᱜᱮ ᱢᱤᱫᱴᱟᱝ ᱟᱹᱞᱩ ᱵᱚᱱ ᱦᱟᱛᱟᱣ ᱟᱠᱟᱫᱟ ᱟᱨ ᱵᱚᱱ ᱦᱚᱭᱚ ᱥᱟᱯᱷᱟ ᱠᱮᱫᱟ᱾ ᱡᱷᱤᱸᱜᱟᱹ ᱞᱮᱠᱟ ᱜᱮ ᱠᱟᱹᱴᱤᱡ ᱠᱟᱹᱴᱤᱡ ᱵᱚᱱ ᱜᱮᱫ ᱴᱩᱠᱨᱟᱹᱭᱟ᱾ ᱯᱚᱥᱛᱚ ᱞᱟᱹᱜᱤᱫ ᱡᱟᱦᱟᱱ ᱥᱚᱵᱽᱡᱤ ᱜᱮ ᱠᱟᱹᱴᱤᱡ ᱧᱚᱜ ᱵᱚᱱ ᱜᱮᱫ ᱞᱮᱠᱷᱟᱡ ᱚᱱᱟ ᱫᱚ ᱛᱟᱲᱟ ᱛᱟᱹᱲᱤ ᱞᱟᱹᱵᱤᱫ ᱦᱚᱫᱚᱜᱼᱟ ᱟᱨ ᱡᱚᱢ ᱛᱮᱦᱚᱸ ᱟᱹᱰᱤ ᱢᱚᱡᱽ ᱟᱹᱭᱠᱟᱹᱜᱼᱟ᱾ ᱡᱚᱛᱚ ᱡᱷᱤᱸᱜᱟᱹ ᱟᱨ ᱟᱹᱞᱩ ᱵᱚᱱ ᱜᱮᱫ ᱥᱟᱹᱛ ᱠᱮᱫᱟ᱾ ᱢᱤᱠᱥᱤ ᱡᱟᱨ ᱨᱮ ᱯᱨᱚᱭᱚᱡᱚᱱ ᱢᱚᱛᱚ ᱯᱚᱥᱛᱚ ᱵᱚᱱ ᱦᱟᱛᱟᱣ ᱠᱮᱫᱟ᱾ ᱯᱩᱱᱭᱟ ᱢᱟᱹᱨᱤᱪ ᱦᱚᱸ ᱵᱚᱱ ᱮᱢ ᱠᱮᱫᱟ᱾ ᱰᱩᱵᱩᱡᱚᱜ ᱞᱮᱠᱟ᱾ ᱫᱟᱜ ᱵᱚᱱ ᱫᱩᱞᱟᱜᱼᱟ ᱞᱚᱦᱚᱫ ᱚᱪᱚᱭᱟᱵᱚᱱ᱾ ᱜᱮᱥ ᱨᱮ ᱠᱚᱨᱦᱟᱭ ᱵᱚᱱ ᱫᱷᱤᱯᱟᱹᱣᱟ ᱟᱨ ᱥᱩᱱᱩᱢ ᱵᱚᱱ ᱞᱚᱞᱚᱭᱟ᱾ ᱤᱱᱟᱹ ᱛᱟᱭᱚᱢ ᱯᱷᱚᱲᱚᱱ ᱵᱚᱱ ᱮᱢᱟᱜᱼᱟ ᱟᱨ ᱴᱩᱠᱨᱟᱹ ᱟᱹᱞᱩ ᱵᱚᱱ ᱠᱷᱟᱸᱡᱚᱭᱟ᱾ ᱟᱨᱟᱜ ᱟᱨᱟᱜ ᱵᱷᱟᱵᱽ ᱵᱷᱟᱡᱟ ᱞᱮᱱᱠᱷᱟᱱ ᱜᱮ ᱡᱷᱤᱸᱜᱟᱹ ᱴᱩᱠᱨᱟᱹ ᱵᱚᱱ ᱮᱢᱟᱜᱼᱟ ᱟᱨ ᱠᱷᱩᱱᱛᱤ ᱛᱮ ᱢᱤᱫ ᱜᱷᱟᱹᱲᱤᱡ ᱵᱚᱱ ᱜᱷᱟᱱᱴᱟᱭᱟ᱾ ᱱᱚᱛᱮ ᱨᱮ ᱞᱚᱦᱚᱫ ᱟᱠᱟᱱ ᱯᱚᱥᱛᱚ ᱦᱚᱸ ᱵᱚᱱ ᱜᱩᱸᱰᱟᱹ ᱩᱛᱟᱹᱨᱟ᱾ ᱡᱷᱤᱸᱜᱟᱹ ᱟᱹᱞᱩ ᱞᱟᱹᱵᱤᱫ ᱟᱠᱟᱱ ᱥᱮ ᱟᱫᱟᱜ ᱞᱮᱠᱟ ᱵᱩᱞᱩᱝ ᱵᱚᱱ ᱮᱢᱟᱜᱼᱟ ᱟᱨ ᱱᱟᱥᱮᱱᱟᱜ ᱵᱚᱱ ᱜᱷᱟᱱᱴᱟ ᱦᱟᱛᱟᱲᱟ᱾ ᱡᱷᱤᱸᱜᱟᱹ ᱟᱹᱞᱩ ᱞᱟᱹᱵᱤᱫ ᱞᱮᱱ ᱠᱷᱟᱱ ᱜᱮ ᱯᱤᱥᱟᱹᱣ ᱟᱠᱟᱱ ᱯᱚᱥᱛᱚ ᱵᱚᱱ ᱮᱢᱟᱜᱼᱟ ᱟᱨ ᱢᱤᱫ ᱜᱷᱟᱹᱲᱤ ᱵᱚᱱ᱾ ᱜᱷᱟᱱᱴᱟᱭᱟ ᱡᱟᱛᱮ ᱡᱷᱤᱸᱜᱟᱹ ᱟᱨ ᱟᱹᱞᱩ ᱯᱳᱥᱛᱳ ᱥᱟᱞᱟᱜ ᱵᱮᱥ ᱛᱮ ᱢᱮᱥᱟᱜ ᱢᱟ᱾ ᱤᱱᱟᱹ ᱛᱟᱭᱚᱢ ᱡᱟᱨ ᱨᱮ ᱯᱳᱥᱛᱳ ᱢᱮᱥᱟ ᱟᱠᱟᱱᱟ ᱚᱱᱟ ᱟᱹᱨᱩᱵ ᱫᱟᱜ ᱦᱚᱸ ᱵᱚᱱ ᱮᱢ ᱩᱛᱟᱹᱨᱟᱜᱼᱟ᱾ ᱫᱚᱢᱮ ᱴᱟᱭᱤᱴ ᱫᱚ ᱵᱷᱟᱹᱞᱤ ᱵᱟᱭ ᱵᱩᱡᱷᱟᱹᱜᱼᱟ᱾ ᱛᱤ ᱠᱟᱹᱴᱩᱵ ᱡᱮᱱᱚ ᱯᱷᱨᱤ ᱜᱮ ᱛᱟᱦᱮᱱ ᱢᱟ᱾ ᱟᱨ ᱱᱟᱥᱮᱱᱟᱜ ᱵᱚᱱ ᱜᱷᱟᱱᱴᱟ ᱢᱮᱥᱟᱞᱟ᱾ ᱱᱤᱛᱚᱜ ᱫᱚ ᱥᱟᱯᱷᱟ ᱧᱚᱜ ᱵᱟᱹᱴᱤ ᱨᱮᱵᱚᱱ ᱤᱪᱟᱹᱲ ᱩᱛᱟᱹᱨᱟ ᱟᱵᱚᱣᱟᱜ ᱡᱷᱤᱸᱜᱟᱹ ᱟᱹᱞᱩ ᱯᱚᱥᱛᱚ ᱫᱚ ᱨᱮᱰᱤ ᱮᱱᱟ᱾ ᱢᱟ ᱛᱚᱵᱮ ᱱᱚᱣᱟ ᱨᱮᱥᱤᱯᱤ ᱡᱩᱫᱤ ᱯᱮ ᱠᱩᱥᱤ ᱠᱟᱣᱫᱟ ᱥᱮᱭᱟᱨ ᱛᱟᱵᱚᱱ ᱯᱮ ᱪᱮᱫ ᱞᱮᱠᱟ ᱯᱮ ᱵᱩᱡᱷᱟᱹᱣ ᱠᱮᱫᱟ ᱠᱚᱢᱮᱱᱴ ᱥᱮᱠᱥᱚᱱ ᱨᱮ ᱚᱞ ᱛᱟᱵᱚᱱ ᱯᱮ ᱪᱮᱱᱮᱞ ᱦᱚᱸ ᱥᱟᱵᱥᱠᱨᱟᱭᱤᱵ ᱛᱚᱨᱟ ᱠᱟᱜ ᱯᱮ ᱟᱨᱦᱚᱸ ᱱᱚᱝᱠᱟ ᱜᱮᱵᱚᱱ ᱧᱟᱯᱟᱢᱟ᱾